ᱯᱟᱵᱽᱞᱤᱠ ᱟᱲᱟᱝ ᱪᱮᱱᱮᱞ ᱨᱮ ᱡᱚᱛᱚ ᱠᱚ ᱥᱟᱹᱜᱩᱱ ᱫᱟᱨᱟᱢ ᱢᱮᱱᱟᱜᱼᱟ ᱛᱮᱦᱮᱧ ᱱᱚᱣᱟ ᱵᱷᱤᱰᱤᱭᱳ ᱵᱮᱱᱟᱣ ᱨᱮᱭᱟᱜ ᱢᱮᱱ ᱠᱟᱨᱚᱱ ᱫᱚ ᱦᱩᱭᱩᱜ ᱠᱟᱱᱟ ᱚᱠᱟ ᱥᱟᱱᱛᱟᱲ ᱯᱟᱨᱜᱟᱱᱟ ᱨᱮ ᱚᱞ ᱪᱤᱠᱤ ᱠᱚᱱᱴᱨᱳᱵᱷᱟᱨᱥᱤ ᱪᱟᱞᱟᱜ ᱠᱟᱱ ᱱᱚᱣᱟ ᱛᱷᱤᱨᱚᱜ ᱨᱮᱭᱟᱜ ᱧᱩᱛᱩᱢ ᱜᱮ ᱵᱟᱭ ᱦᱟᱛᱟᱣᱮᱫ ᱠᱟᱱ ᱛᱤᱥ ᱱᱚᱣᱟ ᱚᱞᱪᱤᱠᱤ ᱠᱚᱱᱴᱨᱳᱵᱷᱟᱨᱥᱤ ᱪᱟᱵᱟᱜᱼᱟ ᱱᱚᱣᱟ ᱫᱚ ᱵᱟᱝ ᱵᱩᱡᱩᱜ ᱠᱟᱱᱟ ᱱᱤᱛ ᱦᱚᱸ ᱥᱟᱱᱛᱟᱞ ᱯᱟᱨᱜᱟᱱᱟ ᱨᱮᱱ ᱵᱟᱨ ᱜᱟᱱᱰᱟ ᱦᱚᱲ ᱚᱞ ᱪᱤᱠᱤ ᱵᱤᱨᱩᱫᱷ ᱠᱚ ᱫᱷᱩᱨᱟᱹᱣ ᱟᱠᱟᱱ ᱜᱮᱭᱟ ᱟᱨ ᱛᱤᱥ ᱠᱚ ᱵᱟᱹᱜᱤᱭᱟ ᱱᱚᱣᱟ ᱫᱚ ᱠᱟᱦᱱᱟ ᱢᱩᱥᱠᱤᱞ ᱜᱮᱭᱟ ᱛᱚ ᱛᱤᱱᱟᱹᱜ ᱵᱤᱨᱩᱫᱷ ᱨᱮᱭᱟᱜ ᱢᱮᱱᱟᱜ ᱛᱟᱯᱮᱭᱟ ᱵᱤᱨᱩᱫᱷ ᱯᱮ ᱢᱮᱱᱠᱷᱟᱱ ᱚᱞ ᱪᱤᱠᱤ ᱫᱚ ᱨᱚᱠᱟ ᱚᱞᱟᱜ ᱫᱚ ᱵᱟᱝ ᱠᱟᱱᱟ ᱡᱷᱟᱲᱠᱷᱚᱸᱰ ᱨᱮ ᱞᱟᱹᱜᱩᱜ ᱜᱮᱭᱟ ᱟᱨ ᱯᱩᱨᱟᱹ ᱥᱟᱱᱛᱟᱲ ᱯᱟᱨᱜᱟᱱᱟ ᱨᱮ ᱞᱟᱹᱜᱩᱜᱼᱟ ᱥᱟᱱᱛᱟᱲ ᱯᱟᱨᱜᱟᱱᱟ ᱨᱮᱱ ᱦᱚᱲ ᱚᱞ ᱪᱤᱠᱤ ᱠᱚ ᱠᱩᱥᱤᱭᱟᱜ ᱠᱟᱱ ᱜᱮᱭᱟ ᱟᱯᱮ ᱢᱤᱫ ᱵᱟᱨ ᱦᱚᱲ ᱢᱮᱱᱟᱜ ᱯᱮᱭᱟ ᱡᱟᱦᱟᱸᱭ ᱫᱚ ᱵᱨᱮᱱ ᱠᱚ ᱚᱣᱟᱥ ᱠᱟᱜ ᱛᱟᱯᱮᱭᱟ ᱚᱱᱟ ᱠᱟᱨᱚᱱ ᱛᱮ ᱚᱞ ᱪᱤᱠᱤ ᱯᱮ ᱵᱤᱨᱳᱫᱷ ᱮᱫᱟ ᱚᱞ ᱪᱤᱠᱤ ᱨᱮᱭᱟᱜ ᱠᱷᱟᱢᱤᱭᱟ ᱯᱮ ᱩᱫᱩᱜ ᱮᱫᱟ ᱡᱮ ᱚᱞ ᱪᱤᱠᱤ ᱵᱤᱥ ᱛᱮ ᱵᱟᱝ ᱚᱞᱚᱜ ᱠᱟᱱᱟ ᱥᱟᱱᱛᱟᱞᱤ ᱥᱚᱵᱽᱫᱽ ᱢᱮᱛᱟᱣᱟᱜ ᱠᱟᱱᱟ ᱯᱮ ᱩᱲᱤᱥᱥᱟ ᱨᱮᱭᱟᱜ ᱱᱚᱣᱟ ᱫᱚ ᱠᱟᱱᱟ ᱩᱲᱤᱥᱥᱟ ᱨᱮᱭᱟᱜ ᱫᱚ ᱵᱟᱝ ᱠᱟᱱᱟ ᱩᱲᱤᱥᱥᱟ ᱨᱮᱱ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱚᱞ ᱪᱤᱠᱤ ᱵᱮᱱᱟᱣ ᱟᱠᱟᱫᱼᱟ ᱱᱚᱣᱟ ᱫᱚ ᱥᱟᱱᱛᱟᱞ ᱠᱚ ᱞᱟᱹᱜᱤᱫ ᱠᱟᱱᱟ ᱠᱮᱵᱚᱞ ᱩᱲᱤᱥᱥᱟ ᱨᱮᱱ ᱥᱟᱱᱛᱟᱞ ᱞᱟᱹᱜᱤᱫ ᱫᱚ ᱵᱟᱝ ᱯᱩᱨᱟᱹ ᱳᱣᱟᱨᱞᱰ ᱨᱮᱱ ᱥᱟᱱᱛᱟᱲ ᱞᱟᱹᱜᱤᱫ ᱯᱩᱨᱟᱹ ᱱᱚᱣᱟ ᱫᱷᱟᱹᱨᱛᱤ ᱡᱟᱠᱟᱛ ᱨᱮᱱ ᱥᱟᱱᱛᱟᱲ ᱞᱟᱹᱜᱤᱫ ᱚᱞ ᱪᱤᱠᱤ ᱵᱮᱱᱟᱣ ᱟᱠᱟᱫᱼᱟ ᱟᱨ ᱟᱹᱰᱤ ᱥᱟᱭᱮᱱᱴᱤᱯᱷᱤᱠ ᱞᱤᱯᱤ ᱠᱟᱱᱟ ᱟᱯᱮ ᱫᱚᱯᱮ ᱢᱮᱛᱟᱣᱟᱜ ᱠᱟᱱᱟ ᱱᱚᱣᱟ ᱫᱚ ᱟᱵᱮᱜᱽᱜᱟᱱᱤᱠ ᱞᱤᱯᱤ ᱟᱯᱮ ᱚᱞ ᱪᱤᱠᱤ ᱵᱮᱥ ᱛᱮ ᱵᱟᱯᱮ ᱪᱮᱫ ᱟᱠᱟᱫᱼᱟ ᱟᱨ ᱚᱞ ᱪᱤᱠᱤ ᱨᱮᱭᱟᱜ ᱫᱳᱥ ᱯᱮ ᱩᱰᱩᱠ ᱮᱫᱟ ᱪᱮᱫ ᱟᱨ ᱫᱩᱱᱤᱭᱟᱹ ᱨᱮᱱ ᱦᱚᱲ ᱫᱚᱠᱚ ᱵᱚᱠᱟ ᱜᱮᱭᱟ ᱟᱯᱮ ᱜᱮ ᱦᱩᱥᱭᱟᱹᱨ ᱢᱮᱱᱟᱜ ᱯᱮᱭᱟ ᱡᱮ ᱚᱞ ᱪᱤᱠᱤ ᱨᱮᱭᱟᱜ ᱫᱳᱥ ᱯᱮ ᱩᱰᱩᱠ ᱮᱫᱟ ᱱᱚᱣᱟ ᱫᱚ ᱢᱤᱫᱴᱮᱱ ᱟᱯᱮᱭᱟᱜ ᱵᱟᱦᱟᱱᱟ ᱠᱟᱱᱟ ᱚᱞ ᱪᱤᱠᱤ ᱫᱚ ᱫᱳᱥ ᱯᱮ ᱞᱟᱜᱟᱣ ᱮᱫᱟ ᱟᱯᱮ ᱯᱤᱪᱷᱮ ᱨᱮ ᱢᱟᱥᱴᱟᱨ ᱢᱟᱭᱱᱮ ᱢᱮᱱᱟᱜ ᱠᱚᱣᱟ ᱩᱱᱠᱩᱣᱟᱜ ᱵᱩᱫᱽᱫᱷᱤ ᱞᱮᱠᱟᱛᱮ ᱯᱮ ᱪᱟᱞᱟᱜ ᱠᱟᱱᱟ ᱚᱞ ᱪᱤᱠᱤ ᱵᱤᱨᱳᱫᱷ ᱨᱮᱭᱟᱜ ᱠᱟᱨᱚᱱ ᱫᱚ ᱟᱯᱮᱭᱟᱜ ᱫᱚ ᱚᱱᱟ ᱠᱟᱱ ᱜᱮᱭᱟ ᱚᱞ ᱪᱤᱠᱤ ᱞᱟᱹᱜᱩ ᱞᱮᱱᱠᱷᱟᱱ ᱵᱩᱡᱷᱟᱹᱜ ᱠᱟᱱᱟ ᱵᱚᱞᱮ ᱟᱞᱮᱭᱟᱜ ᱞᱚᱠᱥᱟᱱ ᱦᱩᱭᱩᱜᱼᱟ ᱚᱱᱟᱛᱮ ᱟᱯᱮ ᱵᱤᱨᱳᱫᱷ ᱛᱟᱯᱮ ᱚᱞ ᱪᱤᱠᱤ ᱫᱚ ᱨᱚᱠᱟ ᱚᱞᱟᱜ ᱫᱚ ᱵᱟᱝ ᱠᱟᱱᱟ ᱟᱨ ᱚᱞ ᱪᱤᱠᱤ ᱫᱩᱱᱤᱭᱟᱹ ᱨᱮᱱ ᱥᱟᱱᱛᱟᱲ ᱠᱚ ᱟᱯᱱᱟᱣ ᱠᱟᱫᱟ ᱳᱰᱤᱥᱟ ᱨᱮ ᱚᱞ ᱪᱤᱠᱤ ᱞᱟᱜᱩᱜᱼᱟ ᱡᱷᱟᱲᱠᱷᱚᱸᱰ ᱨᱮᱦᱚᱸ ᱞᱟᱜᱩᱜᱼᱟ ᱵᱟᱝᱜᱟᱞ ᱨᱮ ᱢᱟᱛᱚ ᱚᱞ ᱪᱤᱠᱤ ᱞᱟᱜᱩᱣ ᱠᱟᱱ ᱜᱮᱭᱟ ᱟᱥᱟᱢ ᱨᱮᱦᱚᱸ ᱞᱟᱜᱩᱣ ᱠᱟᱱ ᱜᱮᱭᱟ ᱢᱮᱱᱠᱷᱟᱱ ᱟᱯᱮ ᱠᱟᱨᱚᱱ ᱛᱮ ᱱᱤᱛᱳᱜ ᱛᱷᱚᱲᱟ ᱜᱟᱱ ᱠᱚᱱᱴᱨᱚᱵᱚᱨᱥᱤ ᱦᱟᱹᱡᱩᱜ ᱠᱟᱱᱟ ᱚᱸᱰᱮ ᱡᱷᱟᱲᱠᱷᱚᱸᱰ ᱨᱮ

ᱟᱯᱮ ᱞᱟᱹᱜᱤᱫ ᱫᱚ ᱚᱞ ᱪᱤᱠᱤ ᱫᱚ ᱵᱟᱝ ᱴᱷᱤᱠᱟ ᱟᱨ ᱫᱩᱱᱤᱭᱟᱹ ᱨᱮᱱ ᱞᱟᱹᱜᱤᱫ ᱫᱚ ᱴᱷᱤᱠ ᱜᱮᱭᱟ ᱟᱯᱮ ᱫᱚ ᱢᱟᱨᱟᱝ ᱵᱤᱫᱽᱫᱟᱱ ᱯᱮ ᱞᱮᱠᱷᱟᱜ ᱠᱟᱱᱟ ᱢᱟᱨᱟᱝ ᱵᱤᱫᱽᱫᱟᱱ ᱠᱟᱱᱟ ᱯᱮ ᱚᱞ ᱪᱤᱠᱤ ᱨᱮᱭᱟᱜ ᱫᱳᱥ ᱯᱮ ᱩᱰᱩᱠ ᱮᱫᱟ ᱵᱟᱦ ᱨᱮ ᱦᱩᱥᱤᱭᱟᱨ ᱟᱞᱚ ᱯᱮ ᱯᱟᱲᱟᱜᱼᱟ ᱚᱠᱚᱭ ᱚᱠᱚᱭ ᱟᱯᱮ ᱫᱚ ᱡᱚᱵᱚᱨᱫᱚᱥᱛᱤ ᱯᱟᱲᱦᱟᱣ ᱦᱚᱪᱚᱭᱮᱫ ᱯᱮᱭᱟ ᱟᱯᱮ ᱯᱮ ᱢᱮᱱᱫᱟ ᱚᱞ ᱪᱤᱠᱤ ᱛᱷᱚᱯᱟᱣ ᱟᱞᱮ ᱠᱟᱱᱟ ᱚᱠᱚᱭ ᱦᱚᱸ ᱵᱟᱭ ᱛᱷᱚᱯᱟᱣᱟᱢ ᱠᱟᱱᱟ ᱟᱞᱚᱢ ᱯᱟᱲᱦᱟᱜᱼᱟ ᱟᱨ ᱡᱟᱦᱟᱸᱭ ᱯᱟᱲᱦᱟᱜ ᱠᱚ ᱧᱟᱢ ᱠᱟᱱᱟ ᱩᱱᱠᱩ ᱫᱚ ᱵᱟᱢ ᱢᱟᱱᱟ ᱫᱟᱲᱮᱭᱟᱭᱟ ᱥᱟᱱᱛᱟᱲ ᱯᱟᱨᱜᱟᱱᱟ ᱨᱮᱱ ᱦᱚᱲ ᱚᱞ ᱪᱤᱠᱤ ᱠᱩᱥᱤᱭᱟᱜ ᱠᱟᱱᱟ ᱠᱚ ᱥᱟᱱᱛᱟᱲ ᱯᱟᱨᱜᱟᱱᱟ ᱫᱚ ᱪᱮᱫ ᱯᱩᱨᱟᱹ ᱵᱷᱟᱨᱚᱛ ᱫᱤᱥᱚᱢ ᱨᱮᱱ ᱦᱚᱲ ᱚᱞ ᱪᱤᱠᱤ ᱠᱩᱥᱤᱭᱟᱜ ᱠᱟᱱᱟ ᱠᱚ ᱵᱷᱟᱨᱚᱛ ᱠᱮ ᱵᱟᱦᱨᱮ ᱨᱮ ᱢᱮᱱᱟᱜ ᱠᱚ ᱥᱟᱱᱛᱟᱲ ᱡᱟᱹᱛ ᱩᱱᱠᱩ ᱦᱚᱸᱠᱚ ᱠᱩᱥᱤᱭᱟᱜ ᱠᱟᱱ ᱜᱮᱭᱟ ᱮᱠ ᱢᱟᱛᱨᱚ ᱟᱯᱮ ᱥᱟᱱᱛᱟᱲ ᱯᱟᱨᱜᱟᱱᱟ ᱨᱮᱱ ᱢᱤᱫ ᱵᱟᱨ ᱦᱚᱲ ᱥᱮ ᱢᱤᱫ ᱜᱟᱱᱰᱟ ᱦᱚᱲ ᱵᱟᱨ ᱜᱟᱱᱰᱟ ᱦᱚᱲ ᱵᱟᱯᱮ ᱠᱩᱥᱤᱭᱟᱜ ᱠᱟᱱᱟ ᱵᱟᱹᱠᱤ ᱫᱚ ᱥᱟᱱᱟᱢ ᱠᱚ ᱠᱩᱥᱤᱭᱟᱜ ᱠᱟᱱ ᱜᱮᱭᱟ ᱟᱫᱚ ᱵᱤᱨᱳᱫᱷ ᱯᱮ ᱟᱯᱮᱭᱟᱜ ᱥᱟᱝᱵᱤᱫᱷᱟᱱᱤᱠ ᱚᱫᱷᱤᱠᱟᱨᱮ ᱮᱢ ᱠᱟᱜ ᱯᱮᱭᱟ ᱵᱤᱨᱳᱫᱷ ᱨᱮᱭᱟᱜ ᱵᱤᱨᱳᱫ ᱫᱟᱲᱮᱭᱟᱜ ᱯᱮ ᱢᱟ ᱛᱤᱱᱟᱹᱜ ᱫᱤᱱ ᱯᱮ ᱵᱤᱨᱳᱫᱟ ᱢᱟ ᱵᱤᱨᱳᱫ ᱯᱮ ᱵᱤᱨᱳᱫ ᱛᱮᱯᱮ ᱛᱟᱦᱮᱱᱟ ᱟᱨ ᱚᱞ ᱪᱤᱠᱤ ᱞᱟᱹᱜᱩᱜᱼᱟ ᱡᱷᱟᱲᱠᱷᱚᱸᱰ ᱥᱚᱨᱠᱟᱨ ᱱᱚᱣᱟ ᱢᱚᱱᱮ ᱢᱩᱨᱩᱠᱷ ᱴᱷᱤᱠ ᱠᱟᱜᱼᱟ ᱚᱞ ᱪᱤᱠᱤ ᱞᱟᱹᱜᱩᱜ ᱜᱮᱭᱟ ᱟᱨ ᱵᱟᱭ ᱞᱟᱹᱜᱩ ᱠᱷᱟᱱ ᱱᱚᱰᱮᱱ ᱠᱚ ᱡᱷᱟᱲᱠᱷᱚᱸᱰ ᱫᱤᱥᱚᱢ ᱨᱮᱱ ᱦᱚᱲ ᱨᱳᱰ ᱨᱮᱠᱚ ᱯᱷᱮᱰᱚᱜᱼᱟ ᱱᱚᱣᱟ ᱫᱚ ᱜᱟᱨᱮᱱᱴᱤ ᱜᱮᱭᱟ ᱢᱚᱡᱽᱵᱩᱨᱟᱱ ᱢᱚᱡᱽᱵᱩᱨᱟᱱ ᱟᱯᱮ ᱠᱟᱨᱚᱱ ᱛᱮ ᱱᱚᱰᱮ ᱚᱞ ᱪᱤᱠᱤ ᱥᱚᱢᱚᱨᱛᱷᱚᱱ ᱨᱮ ᱯᱷᱮᱰᱚᱜ ᱦᱩᱭᱩᱜ ᱛᱟᱠᱚᱣᱟ ᱟᱯᱮ ᱢᱤᱫᱴᱮᱱ ᱡᱷᱚᱜᱽᱲᱟ ᱯᱮ ᱯᱟᱸᱡᱟᱭᱮᱫᱟ ᱫᱟᱝᱜᱟ ᱯᱷᱟᱹᱭᱞᱟᱹᱣ ᱨᱮᱭᱟᱜ ᱢᱤᱫᱴᱮᱱ ᱥᱟᱡᱤᱥ ᱯᱮ ᱨᱟᱠᱟᱵ ᱨᱟᱪᱟᱣ ᱟᱠᱟᱫᱟ ᱵᱚᱭᱦᱟ ᱠᱚ ᱟᱯᱱᱟᱨ ᱟᱯᱱᱟᱨ ᱵᱚᱱ ᱛᱟᱯᱟᱢ ᱠᱷᱟᱱ ᱛᱤᱥᱨᱟ ᱦᱚᱲ ᱫᱚ ᱯᱷᱟᱭᱫᱟᱭ ᱩᱴᱷᱟᱹᱣ ᱜᱮᱭᱟ ᱵᱩᱡᱷᱟᱹᱣ ᱫᱟᱯᱮ ᱱᱤᱛᱚᱜ ᱥᱟᱱᱛᱟᱲ ᱯᱟᱨᱜᱟᱱᱟ ᱨᱮ ᱠᱩᱲᱢᱟᱞᱤ ᱵᱷᱟᱥᱟ ᱨᱮᱭᱟᱜ ᱚᱱᱟ ᱵᱷᱟᱥᱟ ᱛᱮ ᱯᱟᱲᱦᱟᱜ ᱠᱚ ᱧᱟᱢ ᱠᱟᱱᱟ ᱢᱟ ᱛᱟᱯᱟᱢ ᱯᱮ ᱟᱯᱮ ᱫᱚ ᱚᱞ ᱪᱤᱠᱤ ᱨᱮᱭᱟᱜ ᱠᱚᱱᱴᱨᱳᱵᱷᱟᱨᱥᱤ ᱛᱮᱜᱮ ᱛᱟᱦᱮᱱ ᱵᱤᱨᱩᱫᱽ ᱛᱮᱜᱮ ᱛᱟᱦᱮᱱ ᱯᱮ ᱮᱴᱟᱜ ᱦᱚᱲ ᱯᱷᱟᱭᱫᱟᱭ ᱩᱴᱷᱟᱹᱣᱟ ᱚᱱᱟᱛᱮ ᱚᱞ ᱪᱤᱠᱤ ᱵᱤᱨᱩᱫᱽ ᱵᱟᱹᱜᱤ ᱯᱮ ᱟᱞᱚᱯᱮ ᱯᱟᱲᱦᱟᱜᱼᱟ ᱟᱯᱮ ᱡᱚᱵᱚᱨ ᱡᱚᱥᱛᱤ ᱚᱠᱚᱭ ᱦᱚᱸ ᱵᱟᱭ ᱯᱟᱲᱦᱟᱣ ᱦᱚᱪᱚᱭᱮᱫ ᱯᱮᱭᱟ ᱢᱮᱱᱠᱷᱟᱱ ᱡᱟᱦᱟᱸᱭ ᱠᱚ ᱯᱟᱲᱦᱟᱜ ᱢᱚᱱᱮᱭ ᱫᱟᱠᱚ ᱩᱱᱠᱩ ᱫᱚ ᱵᱟᱯᱮ ᱨᱚᱠᱟᱣ ᱫᱟᱲᱮᱭᱟᱠᱚᱣᱟ ᱚᱞ ᱪᱤᱠᱤ ᱫᱚ ᱞᱟᱹᱜᱩᱜ ᱜᱮᱭᱟ ᱟᱨ ᱦᱟᱨ ᱦᱟᱞ ᱨᱮ ᱞᱟᱹᱜᱩᱜᱼᱟ ᱯᱩᱨᱟᱹ ᱵᱷᱟᱨᱚᱛ ᱫᱤᱥᱚᱢ ᱨᱮᱱ ᱦᱚᱲ ᱠᱚ ᱥᱟᱯᱳᱨᱴ ᱮᱫᱟ ᱟᱨ ᱢᱤᱫ ᱫᱤᱱ ᱡᱷᱟᱲᱠᱷᱚᱸᱰ ᱨᱮ ᱥᱟᱱᱛᱷᱟᱞᱤ ᱨᱟᱡᱽ ᱵᱷᱟᱥᱟ ᱵᱮᱱᱟᱜᱼᱟ ᱟᱨ ᱚᱱᱟ ᱨᱮᱭᱟᱜ ᱪᱤᱠᱤ ᱫᱚ ᱚᱞ ᱪᱤᱠᱤ ᱜᱮ ᱛᱟᱦᱮᱱᱟ ᱱᱚᱣᱟ ᱫᱚ ᱜᱮᱨᱮᱱᱴᱤ ᱜᱮᱭᱟ ᱵᱷᱟᱞᱮ ᱫᱮᱨ ᱦᱩᱭᱩᱜ ᱠᱟᱱᱟ ᱟᱸᱫᱷᱮᱨ ᱫᱚ ᱵᱟᱹᱱᱩᱜᱼᱟ ᱫᱮᱨ ᱢᱮᱱᱟᱜᱼᱟ ᱥᱟᱱᱛᱷᱟᱞᱤ ᱨᱟᱡᱽ ᱵᱷᱟᱥᱟ ᱱᱚᱰᱮ ᱵᱮᱱᱟᱜᱼᱟ ᱟᱨ ᱪᱤᱠᱤ ᱫᱚ ᱚᱞ ᱪᱤᱠᱤ ᱛᱟᱦᱮᱱᱟ ᱱᱚᱣᱟ ᱫᱚ ᱜᱟᱨᱮᱱᱴᱤ ᱠᱮ ᱥᱟᱛ ᱤᱧ ᱢᱮᱱ ᱫᱟᱲᱮᱭᱟᱜ ᱠᱟᱱᱟ ᱚᱱᱟᱛᱮ ᱚᱞ ᱪᱤᱠᱤ ᱢᱟ ᱟᱯᱮ ᱵᱤᱨᱳᱫᱷ ᱛᱮᱜᱮ ᱛᱟᱦᱮᱱ ᱯᱮ ᱢᱮᱱᱠᱷᱟᱱ ᱥᱟᱸᱜᱮ ᱥᱟᱱᱛᱟᱞ ᱚᱞ ᱪᱤᱠᱤ ᱠᱩᱥᱤᱭᱟᱜ ᱠᱟᱱᱟ ᱠᱚ ᱟᱨ ᱚᱞ ᱪᱤᱠᱤ ᱱᱚᱰᱮ ᱞᱟᱹᱜᱩᱜᱼᱟ ᱟᱨ ᱦᱟᱞ ᱨᱮ ᱞᱟᱹᱜᱩᱜᱼᱟ ᱢᱟ ᱛᱚᱵᱮ ᱚᱞ ᱪᱤᱠᱤ ᱫᱩᱞᱟᱹᱲᱤᱭᱟᱹ ᱵᱚᱭᱦᱟ ᱠᱚ ᱟᱯᱮ ᱴᱷᱮᱱ ᱱᱮᱦᱚᱨ ᱢᱮᱱᱟᱜᱼᱟ ᱚᱞ ᱪᱤᱠᱤ ᱡᱩᱫᱤ ᱥᱚᱨᱠᱟᱨ ᱵᱟᱭ ᱞᱟᱹᱜᱩᱭ ᱠᱷᱟᱱ ᱟᱵᱚ ᱨᱮᱰ ᱨᱳᱰ ᱨᱮ ᱯᱷᱮᱰᱚᱜ ᱦᱩᱭᱩᱜ ᱛᱟᱵᱚᱱᱟ ᱟᱨ ᱵᱚᱱ ᱞᱟᱹᱜᱩ ᱦᱚᱪᱚᱭᱮᱭᱟ ᱟᱨ ᱚᱞ ᱪᱤᱠᱤ ᱞᱟᱹᱜᱩᱜᱼᱟ ᱦᱟᱨ ᱦᱟᱞ ᱨᱮ ᱞᱟᱹᱜᱩᱜᱼᱟ ᱯᱩᱨᱟᱹ ᱵᱷᱟᱨᱚᱛ ᱫᱤᱥᱚᱢ ᱨᱮᱱ ᱦᱚᱲ ᱠᱚ ᱥᱚᱢᱚᱨᱛᱷᱚᱱ ᱥᱚᱢᱚᱨᱛᱷᱚᱱ ᱮᱫᱟ ᱢᱟ ᱵᱚᱭᱦᱟ ᱠᱚ ᱤᱱᱟᱹᱜ ᱢᱮᱱ ᱠᱟᱛᱮ ᱜᱤᱧ ᱢᱩᱪᱟᱹᱫ ᱠᱮᱫᱟ ᱡᱚᱛᱚ ᱠᱚ ᱡᱚᱦᱟᱨ